ᱡᱚᱛᱚ ᱦᱚᱲ ᱜᱮ ᱱᱟᱜ ᱚᱠᱚᱭ ᱫᱚᱭ ᱠᱷᱨᱤᱥᱴᱟᱱᱚᱜ ᱠᱟᱱᱟ ᱚᱠᱚᱭ ᱫᱚ ᱦᱤᱱᱫᱩᱜ ᱠᱟᱱᱟ ᱚᱠᱚᱭ ᱫᱚ ᱥᱟᱹᱨᱤ ᱥᱟᱨᱱᱟᱜ ᱠᱟᱱᱟ ᱚᱠᱚᱭ ᱫᱚ ᱥᱟᱨᱱᱟᱜ ᱠᱟᱱᱟ ᱚᱠᱚᱭ ᱫᱚ ᱟᱨ ᱚᱱᱠᱟ ᱢᱟᱨᱟᱝ ᱵᱩᱨᱩ ᱫᱷᱚᱨᱚᱢ ᱚᱱᱠᱟᱜᱮ ᱟᱹᱰᱤ ᱜᱚᱴᱟᱝ ᱫᱷᱚᱨᱚᱢ ᱢᱮᱱᱟᱜ ᱛᱟᱵᱚᱱᱟ ᱱᱚᱣᱟ ᱥᱟᱱᱛᱟᱲ ᱦᱚᱲ ᱠᱚᱴᱷᱮᱱ ᱜᱮ ᱛᱚ ᱥᱟᱹᱨᱤ ᱥᱟᱨᱱᱟ ᱤᱭᱟᱹ ᱢᱟᱱᱮ ᱤᱧ ᱞᱟᱹᱭᱟᱹᱧ ᱥᱟᱹᱨᱤ ᱥᱟᱨᱱᱟ ᱥᱟᱹᱨᱤ ᱥᱟᱨᱱᱟ ᱥᱮ ᱥᱟᱨᱱᱟ ᱚᱠᱟᱱᱟᱜ ᱤᱧ ᱢᱮᱱᱮᱫ ᱫᱚ ᱥᱟᱨᱱᱟ ᱫᱷᱚᱨᱚᱢ ᱥᱟᱨᱱᱟ ᱫᱷᱚᱨᱚᱢ ᱱᱟᱜ ᱚᱠᱟᱧ ᱢᱮᱱᱮᱫ ᱫᱚ ᱚᱱᱟ ᱫᱚ ᱟᱸᱡᱚᱢ ᱧᱚᱜ ᱛᱟᱵᱚᱱ ᱯᱮ ᱦᱳᱭ ᱱᱚᱣᱟ ᱫᱚ ᱡᱚᱛᱷᱟ ᱨᱮᱱᱟᱜ ᱠᱟᱛᱷᱟ ᱥᱮ ᱵᱟᱝ ᱠᱟᱱᱟ ᱢᱟᱱᱮ ᱞᱟᱸᱫᱟ ᱡᱚᱜ ᱦᱚᱸ ᱥᱟᱱᱟᱧ ᱠᱟᱱᱟ ᱢᱟᱱᱮ ᱦᱟᱹᱠᱩ ᱱᱟᱹᱠᱩᱣᱟᱜ ᱠᱟᱛᱷᱟ ᱛᱮ ᱤᱫᱤ ᱠᱟᱛᱮᱫ ᱤᱧᱦᱚᱸ ᱢᱟᱱᱮ ᱠᱚᱱᱯᱷᱤᱭᱩᱡᱽ ᱜᱤᱧ ᱵᱩᱡᱷᱟᱹᱣᱮᱫᱼᱟ ᱱᱚᱰᱮ ᱢᱤᱫᱴᱟᱝ ᱟᱨᱤᱧ ᱧᱮᱞ ᱠᱮᱜᱼᱟ ᱥᱟᱨᱱᱟ ᱫᱷᱚᱨᱚᱢ ᱥᱟᱨᱱᱟ ᱫᱷᱚᱨᱚᱢ ᱫᱚ ᱚᱠᱚᱭ ᱢᱟᱱᱮ ᱯᱤᱞᱪᱩ ᱦᱟᱲᱟᱢ ᱴᱷᱮᱱ ᱠᱷᱚᱱ ᱠᱟᱛᱷᱟ ᱨᱟᱠᱟᱵᱼᱟ ᱯᱤᱞᱪᱩ ᱦᱟᱲᱟᱢ ᱡᱮᱛᱮ ᱵᱮᱲᱮ ᱮᱭᱟᱭ ᱜᱚᱴᱟᱝ ᱠᱩᱲᱤ ᱦᱚᱯᱚᱱ ᱦᱟᱸᱜ ᱥᱩᱲᱠᱩᱡ ᱵᱤᱨ ᱛᱮ ᱱᱟᱦᱟᱜ ᱚᱠᱚᱭ ᱥᱟᱠᱟᱢ ᱦᱮᱡ ᱥᱮ ᱵᱤᱨ ᱛᱮ ᱱᱟᱦᱟᱜ ᱫᱟᱬᱟᱱ ᱤᱫᱤ ᱟᱠᱟᱫ ᱠᱚᱫᱚ ᱚᱠᱟ ᱞᱮᱠᱟ ᱤᱫᱤ ᱟᱠᱟᱫ ᱠᱚ ᱛᱟᱵᱚᱱ ᱫᱚ ᱚᱸᱰᱮ ᱠᱷᱚᱱ ᱵᱤᱨ ᱫᱟᱬᱟ ᱫᱟᱬᱟᱛᱮ ᱥᱮ ᱥᱟᱠᱟᱢ ᱦᱟᱞᱟᱝ ᱦᱟᱞᱟᱝ ᱛᱮ ᱚᱸᱰᱮ ᱜᱮ ᱱᱟᱦᱟᱜ ᱚᱱᱟ ᱦᱤᱦᱤᱲᱤ ᱯᱤᱯᱤᱲᱤ ᱵᱩᱨᱩ ᱞᱚᱫᱚᱢ ᱠᱚ ᱱᱟᱦᱟᱜ ᱱᱩᱠᱩ ᱱᱩᱭ ᱟᱵᱚ ᱯᱤᱞᱪᱩ ᱦᱟᱲᱟᱢ ᱜᱮ ᱛᱮᱨᱟᱝ ᱟᱠᱟᱫ ᱥᱟᱨ ᱡᱚᱲ ᱥᱟᱨᱡᱚᱢ ᱫᱟᱨᱮ ᱨᱮ ᱵᱟᱡᱟᱣ ᱞᱮᱱ ᱛᱟᱦᱮᱸᱫ ᱟᱫᱚ ᱚᱱᱟ ᱡᱚᱲ ᱥᱟᱨᱡᱚᱢ ᱫᱟᱨᱮ ᱨᱮ ᱡᱮᱛᱮ ᱵᱮᱲᱮ ᱵᱟᱡᱟᱣ ᱞᱮᱱᱟ ᱚᱱᱟ ᱡᱚᱲ ᱥᱟᱨᱡᱚᱢ ᱫᱟᱨᱮ ᱨᱮ ᱵᱟᱡᱟᱣ ᱠᱟᱛᱮ ᱩᱱᱠᱩ ᱥᱟᱨᱚᱭᱱᱟ ᱵᱤᱨ ᱨᱮᱜᱮ ᱱᱟᱦᱟᱜ ᱠᱚ ᱪᱟᱞᱟᱣ ᱞᱮᱱ ᱛᱟᱵᱚᱱᱟ ᱚᱠᱚᱭ ᱟᱵᱚ ᱠᱩᱲᱤ ᱠᱷᱚᱱᱟᱜ ᱮᱭᱟᱭ ᱜᱚᱴᱟᱝ ᱠᱩᱲᱤ ᱩᱱᱠᱩ ᱠᱩᱲᱤ ᱠᱚ ᱧᱟᱢ ᱞᱮᱫ ᱛᱟᱦᱮᱸᱫ ᱡᱮ ᱥᱟᱠᱟᱢ ᱦᱮᱡ ᱦᱮᱡ ᱛᱮᱠᱚ ᱧᱟᱢ ᱠᱮᱜᱼᱟ ᱚᱱᱟ ᱥᱟᱨ ᱫᱚᱠᱚ ᱧᱟᱢ ᱠᱮᱜᱼᱟ ᱟᱫᱚ ᱠᱚ ᱚᱸᱰᱮ ᱜᱮᱠᱚ ᱢᱮᱱ ᱞᱮᱜᱼᱟ ᱪᱮᱫ ᱠᱚ ᱢᱮᱱ ᱠᱮᱜᱼᱟ ᱚᱸᱰᱮ ᱜᱮᱠᱚ ᱢᱮᱱ ᱠᱮᱜᱼᱟ ᱪᱚᱦᱚᱲ ᱠᱮᱜᱼᱟ ᱠᱚ ᱦᱚᱦᱚ ᱠᱮᱜᱼᱟ ᱠᱚ ᱢᱮᱱ ᱠᱮᱜᱼᱟ ᱠᱚ ᱥᱟᱨᱱᱟ ᱥᱟᱨᱱᱟ ᱥᱟᱨᱱᱟ ᱥᱟᱨᱱᱟ ᱠᱩᱲᱤ ᱦᱚᱯᱚᱱ ᱠᱚ ᱧᱟᱢ ᱠᱮᱫ ᱛᱮ ᱥᱟᱹᱨᱤᱭᱟᱜ ᱫᱟᱠᱚ ᱚᱱᱟᱜᱮ ᱥᱟᱨᱱᱟ ᱫᱷᱚᱨᱚᱢ ᱠᱚ ᱥᱟᱹᱨᱤᱭᱟᱜ ᱫᱟ ᱤᱧ ᱫᱚ ᱱᱚᱣᱟᱧ ᱵᱟᱰᱟᱭᱟ ᱛᱮᱦᱮᱧ ᱟᱯᱮ ᱱᱩᱠᱩ ᱥᱟᱱᱛᱟᱲ ᱟᱯᱮ ᱜᱮᱯᱮ ᱵᱚᱠᱟ ᱥᱮ ᱤᱧ ᱜᱤᱧ ᱵᱚᱠᱟ ᱟᱯᱮ ᱜᱮᱯᱮ ᱵᱚᱠᱟ ᱪᱚᱫᱟ ᱥᱮ ᱤᱧ ᱜᱮ ᱵᱚᱠᱟ ᱪᱚᱫᱟ ᱠᱟᱹᱱᱟᱹᱧ ᱢᱟᱱᱮ ᱚᱠᱟ ᱦᱚᱸ ᱵᱟᱹᱧ ᱵᱩᱡᱷᱟᱹᱣ ᱫᱟᱲᱮᱭᱟᱜ ᱠᱟᱱᱟ ᱤᱧ ᱫᱚ ᱟᱯᱮ ᱥᱟᱶ ᱟᱯᱮᱭᱟᱜ ᱵᱷᱤᱰᱤᱭᱳ ᱠᱚ ᱧᱮᱞ ᱠᱟᱛᱮ ᱤᱧ ᱛᱷᱚᱲᱟ ᱵᱚᱦᱚᱜ ᱠᱚ ᱠᱟᱹᱢᱤ ᱵᱟᱭ ᱫᱮᱠᱷᱟᱣᱮᱫ ᱛᱤᱧᱟ ᱪᱤᱞᱤ ᱥᱟᱱᱛᱟᱲ ᱯᱮ ᱞᱟᱹᱭᱚᱜ ᱠᱟᱱᱟ ᱦᱮᱸ ᱪᱤᱞᱤ ᱥᱟᱱᱛᱟᱲ ᱯᱮ ᱞᱟᱹᱭᱚᱜ ᱠᱟᱱᱟ ᱪᱤᱞᱤ ᱯᱮ ᱞᱟᱹᱭᱚᱜ ᱠᱟᱱᱟ ᱤᱧ ᱫᱚ ᱟᱯᱮ ᱟᱯᱮ ᱜᱮ ᱟᱯᱮ ᱜᱮ ᱵᱩᱡᱷᱟᱹᱜ ᱯᱮ ᱪᱤᱞᱤ ᱠᱟᱱᱟ ᱯᱮ ᱱᱚᱰᱮ ᱛᱷᱚᱲᱟ ᱟᱯᱮ ᱯᱮ ᱨᱩᱞ ᱯᱮ ᱞᱟᱜᱟᱣ ᱟᱠᱟᱫᱼᱟ ᱦᱮᱸ ᱦᱟᱹᱱᱤ ᱞᱟᱹᱭᱮᱫᱼᱟ ᱵᱤᱫᱩᱱ ᱫᱷᱚᱨᱚᱢᱮ ᱞᱟᱹᱭᱮᱫᱼᱟ ᱱᱩᱭ ᱞᱟᱹᱭᱮᱫᱼᱟ ᱢᱟᱨᱟᱝ ᱵᱩᱨᱩ ᱫᱷᱚᱨᱚᱢᱮ ᱞᱟᱹᱭᱮᱫᱼᱟ

ᱤᱧ ᱱᱚᱛᱮ ᱨᱮ ᱤᱧ ᱤᱧᱟᱹᱜ ᱱᱚᱛᱮ ᱨᱮ ᱵᱩᱡᱷᱟᱹᱣ ᱛᱮ ᱢᱤᱫ ᱯᱨᱚᱠᱟᱨ ᱛᱤᱧ ᱵᱩᱡᱷᱟᱹᱜ ᱠᱟᱱᱟ ᱢᱮᱱᱮᱫᱼᱟ ᱤᱧ ᱫᱚ ᱥᱟᱨᱱᱟ ᱫᱷᱚᱨᱚᱢ ᱠᱟᱱ ᱛᱤᱧᱟ ᱟᱢᱮᱢ ᱟᱯᱮ ᱯᱮ ᱢᱮᱱᱮᱫᱼᱟ ᱡᱮ ᱵᱤᱫᱩᱱ ᱫᱷᱚᱨᱚᱢ ᱵᱤᱫᱩᱱ ᱫᱷᱚᱨᱚᱢ ᱫᱚ ᱚᱠᱟ ᱠᱷᱚᱱ ᱦᱮᱡ ᱮᱱ ᱛᱟᱯᱮᱭᱟ ᱫᱷᱚᱨᱚᱢ ᱚᱠᱟ ᱠᱷᱚᱱ ᱯᱟᱥᱴᱟ ᱚᱱᱟ ᱫᱷᱚᱨᱚᱢ ᱟᱜᱮ ᱤᱭᱟᱹ ᱵᱩᱡᱷᱟᱹᱣ ᱞᱮᱯᱮ ᱫᱷᱚᱨᱚᱢ ᱚᱠᱟ ᱚᱠᱟ ᱫᱚ ᱥᱟᱹᱨᱤᱭᱟᱜ ᱠᱟᱱᱟ ᱚᱠᱟ ᱠᱷᱟᱹᱞᱤᱭᱟᱜ ᱠᱟᱱᱟ ᱚᱱᱟ ᱟᱹᱨᱤᱯᱮ ᱵᱩᱡᱷᱟᱹᱣ ᱛᱮᱜᱮ ᱵᱤᱫᱩᱱ ᱫᱷᱚᱨᱚᱢ ᱢᱟᱨᱟᱝ ᱵᱩᱨᱩ ᱫᱷᱚᱨᱚᱢ ᱮᱢᱟᱱ ᱫᱷᱚᱨᱚᱢ ᱛᱮᱢᱟᱱ ᱫᱷᱚᱨᱚᱢ ᱪᱮᱫ ᱫᱷᱚᱨᱚᱢ ᱱᱚᱰᱮ ᱠᱚᱱᱯᱷᱤᱭᱩᱡᱽ ᱯᱮ ᱞᱟᱜᱟᱣ ᱟᱠᱟᱫ ᱞᱮᱭᱟ ᱛᱮᱦᱮᱧ ᱟᱢᱜᱮ ᱟᱢ ᱛᱮᱜᱮ ᱪᱤᱱᱛᱟᱹᱜ ᱢᱮᱥᱮ ᱟᱢ ᱛᱮᱦᱮᱧ ᱚᱠᱚᱭ ᱴᱷᱮᱱ ᱠᱷᱚᱱ ᱡᱚᱱᱢᱚ ᱟᱠᱟᱱᱟ ᱚᱠᱟ ᱴᱷᱮᱱ ᱠᱷᱚᱱ ᱡᱚᱱᱢᱚ ᱟᱠᱟᱱᱟ ᱚᱠᱟ ᱫᱷᱚᱨᱚᱢ ᱠᱷᱚᱱ ᱡᱚᱱᱢᱚ ᱟᱠᱟᱱᱟ ᱚᱱᱟ ᱠᱟᱛᱷᱟ ᱵᱟᱢ ᱪᱤᱱᱛᱟᱹᱜ ᱠᱟᱱᱟ ᱦᱟᱸᱰᱮ ᱱᱟᱸᱰᱮᱱᱟᱜ ᱠᱟᱛᱷᱟ ᱯᱮ ᱢᱮᱱᱮᱜᱼᱟ ᱟᱫᱚ ᱟᱵᱚ ᱫᱚ ᱵᱚᱠᱟ ᱜᱮᱭᱟ ᱵᱟᱵᱚᱱ ᱵᱚᱠᱟ ᱫᱚ ᱪᱤᱠᱟᱹᱱ ᱜᱮᱭᱟ ᱵᱚᱱ ᱥᱤᱭᱟᱹᱬ ᱜᱮᱭᱟ ᱵᱚᱱ ᱦᱮᱸ ᱟᱵᱚ ᱠᱷᱟᱹᱛᱤᱨ ᱛᱮᱜᱮ ᱯᱟᱥᱴᱚ ᱞᱟᱹᱭ ᱠᱟᱜᱼᱟ ᱠᱚ ᱟᱸᱡᱚᱢ ᱟᱠᱟᱱᱟ ᱟᱨ ᱟᱸᱡᱚᱢ ᱠᱟᱛᱮ ᱦᱚᱸ ᱱᱤᱛᱚᱜ ᱦᱚᱸ ᱵᱟᱲᱟᱭᱚᱜ ᱠᱟᱱᱟ ᱡᱮ ᱟᱵᱚ ᱟᱹᱫᱤᱵᱟᱹᱥᱤ ᱫᱚ ᱢᱩᱬᱚᱱ ᱟᱹᱫᱤᱵᱟᱹᱥᱤ ᱠᱟᱱᱟ ᱵᱚᱱ ᱱᱚᱣᱟ ᱛᱤᱱᱟᱹᱜ ᱯᱩᱨᱩᱥ ᱠᱷᱚᱱ ᱪᱚ ᱢᱮᱱᱟᱜ ᱟᱹᱜᱩ ᱟᱠᱟᱫ ᱵᱚᱱᱟ ᱱᱚᱣᱟ ᱫᱤᱥᱚᱢ ᱨᱮ

ᱚᱱᱠᱟ ᱫᱚ ᱵᱟᱝ ᱡᱮ ᱟᱢᱟᱜ ᱫᱷᱚᱨᱚᱢ ᱟᱢ ᱟᱢ ᱟᱢ ᱵᱤᱫᱩᱱ ᱫᱷᱚᱨᱚᱢᱮᱢ ᱢᱮᱱᱮᱜᱼᱟ ᱟᱢ ᱵᱤᱫᱩᱱ ᱫᱷᱚᱨᱚᱢ ᱨᱮ ᱟᱢᱮᱢ ᱠᱩᱥᱤ ᱠᱟᱜᱼᱟ ᱟᱢᱮᱢ ᱪᱟᱞᱟᱣ ᱠᱟᱱᱟ ᱤᱭᱟ ᱤᱧ ᱚᱱᱟ ᱨᱮᱱᱟᱜ ᱠᱟᱛᱷᱟᱧ ᱵᱟᱲᱟᱭ ᱞᱮᱜᱮ ᱚᱱᱟ ᱥᱟᱹᱨᱤ ᱠᱟᱱᱟ ᱥᱮ ᱠᱷᱟᱹᱞᱤ ᱠᱟᱱᱟ ᱯᱟᱜᱟᱞ ᱪᱚ ᱤᱧ ᱞᱟᱹᱭᱟ ᱥᱮᱧ ᱠᱚᱱᱯᱷᱤᱭᱩᱡᱽ ᱪᱟᱵᱟᱭᱮᱱᱟ ᱤᱧ ᱱᱚᱣᱟ ᱛᱟᱞᱟᱨᱮ ᱦᱮᱡ ᱠᱟᱛᱮ ᱰᱤᱥᱴᱟᱨᱵ ᱜᱤᱧ ᱵᱩᱡᱷᱟᱹᱣᱮᱜᱼᱟ ᱟᱯᱮ ᱠᱚ ᱵᱟᱠᱷᱨᱟ ᱛᱮ ᱭᱟ ᱟᱵᱚ ᱚᱠᱟ ᱞᱮᱠᱟ ᱛᱮᱵᱚᱱ ᱥᱟᱢᱴᱟᱜᱼᱟ ᱛᱮᱦᱮᱧ ᱡᱮ ᱦᱟᱱᱛᱮ ᱱᱟᱛᱮ ᱨᱮᱠᱚ ᱢᱟᱜᱮᱫ ᱵᱚᱱᱟ ᱠᱚ ᱜᱚᱡᱮᱫ ᱵᱚᱱᱟ ᱠᱚ ᱮᱢᱟᱱᱮᱫ ᱵᱚᱱᱟ ᱠᱚ ᱛᱮᱢᱟᱱᱮᱫ ᱵᱚᱱᱟ ᱠᱚ ᱟᱵᱚ ᱴᱷᱮᱱ ᱠᱚ ᱫᱩᱱᱤᱭᱟᱹ ᱢᱟᱱᱮ ᱤᱭᱟᱹ ᱩᱱᱠᱩ ᱥᱤᱠᱲᱤᱡ ᱞᱮᱠᱟ ᱠᱚ ᱞᱟᱜᱟᱣ ᱠᱟᱱᱟ ᱩᱱᱠᱩ ᱥᱤᱠᱲᱤᱡ ᱠᱟᱛᱮ ᱟᱵᱚᱣᱟᱜ ᱢᱟᱭᱟᱢ ᱪᱮᱫ ᱞᱮᱠᱟ ᱛᱮᱠᱚ ᱥᱩᱥᱟᱹᱣᱮᱫ ᱛᱟᱵᱚᱱᱟ ᱚᱱᱟ ᱠᱚ ᱪᱷᱩᱴᱟᱹᱣ ᱠᱟᱱᱟ ᱚᱱᱟ ᱠᱷᱚᱱ ᱚᱠᱟ ᱞᱮᱠᱟ ᱛᱮᱵᱚᱱ ᱨᱟᱲᱟ ᱫᱩᱜᱩᱜᱼᱟ ᱚᱱᱟ ᱠᱚ ᱠᱟᱛᱷᱟ ᱠᱚᱫᱚ ᱵᱟᱵᱚᱱ ᱪᱤᱱᱛᱟᱹᱭᱮᱫᱼᱟ ᱦᱟᱱᱮ ᱫᱷᱚᱨᱚᱢ ᱦᱟᱱᱛᱮ ᱚᱞ ᱠᱟᱜ ᱦᱟᱱᱮ ᱦᱟᱱᱛᱮ ᱡᱟ ᱡᱟᱦᱟᱱᱟᱜ ᱫᱷᱚᱨᱚᱢ ᱨᱮᱜᱮ ᱢᱤᱫᱴᱟᱝ ᱡᱩᱲ ᱵᱚᱱ ᱧᱟᱢ ᱢᱟ ᱤᱧᱟᱹᱜ ᱢᱮᱱᱫᱚ ᱡᱟᱦᱟᱱ ᱫᱷᱚᱨᱚᱢ ᱜᱮ ᱦᱩᱭᱱᱟ ᱢᱤᱫᱴᱟᱝ ᱡᱩᱲ ᱵᱚᱱ ᱧᱟᱢ ᱢᱟ ᱚᱱᱟ ᱦᱚᱸ ᱪᱮᱫ ᱵᱚᱱ ᱧᱟᱢ ᱫᱟᱲᱮᱭᱟᱜ ᱠᱟᱱᱟ ᱟᱯᱮ ᱠᱷᱟᱹᱛᱤᱨ ᱛᱮᱜᱮ ᱥᱚᱲᱟ ᱯᱟᱛᱟᱨ ᱪᱟᱹᱴᱩᱣᱟᱹ ᱟᱫᱚ ᱵᱟᱹᱧ ᱨᱟᱹᱜᱤ ᱟᱫᱚ ᱪᱮᱫ ᱤᱧ ᱪᱤᱠᱟᱹᱭᱟ ᱵᱟᱹᱧ ᱢᱮᱱᱟ ᱚᱱᱟ ᱥᱟᱶ ᱟᱞᱮ ᱨᱩᱞ ᱯᱮ ᱫᱮᱠᱷᱟᱣ ᱟᱞᱮ ᱠᱟᱱᱟ ᱥᱳᱥᱟᱞ ᱢᱤᱰᱤᱭᱟ ᱪᱮᱫ ᱠᱷᱟᱹᱛᱤᱨ ᱩᱰᱩᱠ ᱠᱟᱱᱟ ᱡᱷᱚᱛᱚ ᱨᱮᱱᱟᱜ ᱜᱚᱴᱟ ᱨᱮᱱᱟᱜ ᱠᱟᱛᱷᱟ ᱵᱚᱱ ᱵᱟᱰᱟᱭ ᱫᱟᱲᱮᱭᱟᱜᱼᱟ ᱜᱚᱴᱟ ᱨᱮᱱᱟᱜ ᱠᱟᱛᱷᱟ ᱠᱚ ᱥᱟᱞᱟᱭ ᱢᱟ ᱜᱚᱴᱟ ᱨᱮᱱᱟᱜ ᱠᱟᱛᱷᱟ ᱠᱚ ᱤᱭᱟᱹ ᱛᱟᱵᱚᱱᱟ ᱨᱟᱹᱜᱤ ᱛᱮ ᱪᱮᱫ ᱠᱚᱪᱚᱧ ᱢᱮᱱᱮᱫᱼᱟ ᱤᱧ ᱦᱚᱧ ᱨᱟᱹᱜᱤᱜ ᱠᱟᱱ ᱜᱮᱭᱟ ᱪᱮᱫ ᱠᱚᱪᱚ ᱤᱭᱟ ᱟᱵᱚ ᱵᱚᱱ ᱜᱩᱡᱩᱜ ᱠᱟᱱᱟ ᱥᱮᱵᱚᱱ ᱪᱤᱠᱟᱹᱜ ᱠᱟᱱᱟ ᱟᱵᱚ ᱵᱚᱱ ᱵᱟᱧᱪᱟᱜ ᱢᱟ ᱚᱠᱟ ᱞᱮᱠᱟᱛᱮ ᱚᱱᱟ ᱪᱤᱱᱛᱟᱹᱭ ᱛᱟᱵᱚᱱ ᱯᱮ ᱛᱮᱦᱮᱧ ᱟᱵᱚᱣᱟᱜ ᱛᱮᱦᱮᱧ ᱦᱟᱥᱟ ᱢᱟᱹᱴᱤ ᱛᱤᱱᱟᱹᱜ ᱡᱷᱚᱛᱚ ᱠᱚ ᱨᱮᱡ ᱤᱫᱤᱭᱮᱫ ᱵᱚᱱᱟ ᱡᱷᱚᱛᱚ ᱠᱚ ᱤᱫᱤ ᱡᱚᱝᱟᱜ ᱠᱟᱱᱟ ᱟᱠᱚ ᱚᱱᱟ ᱠᱷᱚᱱ ᱵᱚᱱ ᱨᱟᱲᱟ ᱫᱩᱜᱩᱜᱼᱟ ᱪᱮᱫ ᱞᱮᱠᱟᱛᱮ ᱚᱱᱟ ᱠᱚ ᱞᱟᱹᱭ ᱛᱟᱵᱚᱱ ᱯᱮ

ᱱᱚᱰᱮ ᱵᱚᱱ ᱞᱟᱹᱭᱟ ᱡᱮ ᱵᱟᱝᱟ ᱟᱢ ᱤᱧᱤᱧ ᱢᱤᱫ ᱥᱮᱱ ᱱᱚᱣᱟ ᱯᱟᱦᱴᱟ ᱨᱤᱧ ᱢᱮᱱᱮᱫᱼᱟ ᱤᱧ ᱵᱤᱫᱩ ᱫᱷᱚᱨᱚᱢ ᱫᱚ ᱟᱵᱚᱣᱟᱜ ᱠᱟᱱ ᱜᱮᱭᱟ ᱱᱚᱣᱟ ᱛᱮᱜᱮ ᱦᱤᱡᱩᱜ ᱯᱮ ᱟᱨ ᱢᱤᱫ ᱦᱚᱲᱮ ᱞᱟᱹᱭᱮᱫᱼᱟ ᱢᱟᱨᱟᱝ ᱵᱩᱨᱩ ᱫᱷᱚᱨᱚᱢ ᱫᱚ ᱟᱵᱚᱣᱟᱜ ᱠᱟᱱᱟ ᱱᱚᱣᱟ ᱛᱮᱜᱮ ᱦᱤᱡᱩᱜ ᱛᱟᱵᱚᱱ ᱯᱮ ᱚᱠᱟ ᱥᱮᱫ ᱟᱠᱚ ᱦᱚᱲ ᱫᱚ ᱛᱤᱱᱟᱹᱜ ᱦᱚᱲ ᱠᱚ ᱛᱟᱦᱮᱸ ᱠᱚᱜᱼᱟ ᱫᱚᱥ ᱡᱚᱱ ᱨᱮ ᱡᱩᱫᱤ ᱠᱚ ᱛᱟᱦᱮᱸ ᱠᱚᱜᱼᱟ ᱦᱟᱱᱛᱮ ᱢᱚᱬᱮ ᱦᱚᱲᱚᱜ ᱠᱟᱱᱟ ᱦᱟᱱᱛᱮ ᱢᱚᱬᱮ ᱠᱚᱜᱼᱟ ᱚᱸᱰᱮ ᱚᱱᱟ ᱪᱮᱫ ᱚᱱᱟ ᱫᱟᱲᱮ ᱪᱮᱫ ᱛᱟᱦᱮᱸ ᱠᱟᱱᱟ ᱨᱟᱹᱯᱩᱫᱚᱜ ᱟᱱᱟ ᱫᱟᱲᱮ ᱫᱚ ᱚᱱᱟ ᱦᱚᱛᱮᱡ ᱛᱮ ᱢᱤᱫᱴᱟᱝ ᱡᱩᱲᱩ ᱛᱟᱵᱚᱱ ᱫᱚᱨᱠᱟᱨ ᱡᱟᱦᱟᱱᱟᱜ ᱜᱮ ᱮᱢᱟᱵᱚᱱ ᱯᱮ ᱟᱯᱮ ᱡᱩᱫᱤ ᱩᱱᱟᱹᱜ ᱥᱤᱠᱷᱱᱟᱹᱛ ᱟᱠᱟᱱᱟ ᱯᱮ ᱟᱯᱮ ᱡᱩᱫᱤ ᱩᱱᱟᱹᱜ ᱯᱮ ᱰᱮᱵᱷᱞᱚᱯ ᱟᱠᱟᱫ ᱛᱟᱵᱚᱱᱟ ᱛᱚᱵᱮ ᱟᱹᱜᱩᱣᱟᱵᱚᱱ ᱯᱮ ᱡᱟᱦᱟᱱᱟᱜ ᱜᱮ ᱟᱞᱮ ᱫᱚ ᱪᱮᱫᱟᱜ ᱦᱟᱱᱛᱮ ᱱᱟᱛᱮ ᱯᱮ ᱜᱚᱦᱚᱲᱮᱫ ᱞᱮᱭᱟ ᱡᱮ ᱦᱟᱱᱟ ᱫᱷᱚᱨᱚᱢ ᱪᱟᱞᱟᱜ ᱢᱮ ᱱᱟᱣᱟ ᱫᱷᱚᱨᱚᱢ ᱪᱟᱞᱟᱜ ᱢᱮ ᱱᱤ ᱱᱟᱣᱟ ᱫᱷᱚᱨᱚᱢ ᱵᱟᱠᱷᱨᱟᱭ ᱞᱟᱹᱭᱮᱫᱼᱟ ᱱᱤ ᱦᱟᱱᱟ ᱫᱷᱚᱨᱚᱢ ᱵᱟᱠᱷᱨᱟᱭ ᱞᱟᱹᱭᱮᱫᱼᱟ ᱫᱩᱨ ᱫᱩᱨ ᱫᱩᱨ ᱱᱚᱜᱼᱚᱱᱟ ᱠᱚ ᱵᱟᱝ ᱠᱚᱱᱯᱷᱟᱨᱢᱚᱜ ᱠᱟᱱ ᱠᱷᱟᱹᱛᱤᱨ ᱛᱮ ᱛᱮᱦᱮᱧ ᱦᱚᱲ ᱢᱤᱫ ᱦᱚᱲ ᱦᱚᱸ ᱵᱟᱢ ᱵᱩᱡᱷᱟᱹᱣ ᱦᱚᱪᱚ ᱫᱟᱲᱮᱭᱟᱜᱼᱟ ᱟᱢᱟᱜ ᱴᱚᱞᱟ ᱨᱮ ᱡᱩᱫᱤ ᱟᱢ ᱢᱤᱫ ᱦᱚᱲ ᱱᱚᱣᱟ ᱠᱟᱛᱷᱟᱢ ᱢᱮᱛᱟᱭ ᱢᱮᱠᱷᱟᱱ ᱚᱱᱟ ᱴᱚᱞᱟ ᱠᱷᱚᱱ ᱠᱚ ᱮᱜᱩᱨᱤᱭᱟᱹ ᱢᱮᱭᱟ ᱞᱟᱥᱴ ᱨᱮᱫᱚ ᱠᱚ ᱚᱱᱟ ᱡᱟᱦᱮᱨ ᱦᱚᱸ ᱵᱟᱠᱚ ᱪᱟᱞᱟᱣ ᱦᱚᱪᱚ ᱢᱟ ᱚᱠᱟ ᱡᱟᱦᱮᱨ ᱠᱷᱚᱱ ᱟᱢ ᱢᱟᱲᱟᱝ ᱠᱷᱚᱱ ᱵᱚᱸᱜᱟᱭᱮᱫ ᱫᱚ ᱚᱱᱟ ᱡᱟᱦᱮᱨ ᱦᱚᱸ ᱵᱟᱠᱚ ᱪᱟᱞᱟᱣ ᱦᱚᱪᱚ ᱪᱮᱫ ᱮᱢ ᱢᱮᱱᱮᱫ ᱢᱟ ᱛᱚᱵᱮ ᱡᱚᱦᱟᱨ ᱜᱮ ᱵᱟᱭ ᱵᱟᱭ ᱤᱱᱟᱹᱜ ᱜᱮ ᱡᱟᱹᱥᱛᱤ ᱵᱟᱹᱧ ᱢᱮᱱᱟ